ᱡᱟᱦᱟᱸᱭ ᱢᱮᱦᱱᱚᱛᱟᱭ ᱩᱱᱤ ᱪᱮᱫᱟᱭ ᱛᱚᱵᱮ ᱴᱷᱤᱠ ᱜᱮᱭᱟ ᱱᱚᱣᱟ ᱛᱩᱢᱫᱟᱜ ᱨᱩ ᱵᱚᱱ ᱮᱦᱚᱵ ᱮᱫᱟ ᱡᱟᱦᱟᱸ ᱟᱥᱟᱱ ᱥᱮ ᱟᱥᱟᱱ ᱮᱦᱚᱵ ᱠᱷᱚᱡ ᱪᱮᱫ ᱞᱮᱠᱟ ᱮᱦᱚᱵ ᱦᱩᱭᱩᱜᱼᱟ ᱡᱤᱨᱳ ᱠᱷᱚᱡ ᱪᱮᱫ ᱞᱮᱠᱟ ᱮᱦᱚᱵ ᱦᱩᱭᱩᱜᱼᱟ ᱛᱚ ᱚᱱᱟ ᱜᱮᱵᱚᱱ ᱮᱦᱚᱵᱟ ᱪᱚᱞᱚ ᱵᱚᱱ ᱮᱦᱚᱵ ᱮᱫᱟ ᱛᱩᱢᱫᱟᱜ ᱨᱩ ᱥᱟᱱᱟᱢ ᱠᱚ ᱡᱚᱦᱟᱨ ᱱᱚᱣᱟ ᱟᱹᱨᱤᱪᱟᱹᱞᱤ ᱟᱹᱠᱤᱞ ᱤᱭᱩᱴᱩᱵᱽ ᱪᱮᱱᱮᱞ ᱥᱮᱫ ᱠᱷᱚᱱ ᱤᱧᱜᱮ ᱥᱩᱵᱷᱟᱥ ᱢᱩᱨᱢᱩ ᱟᱨ ᱪᱚᱞᱚ ᱚᱱᱟ ᱛᱩᱢᱫᱟᱜ ᱨᱩ ᱵᱚᱱ ᱟᱸᱡᱚᱢ ᱞᱟᱹᱜᱤᱫ ᱪᱮᱫ ᱞᱮᱠᱟ ᱮᱦᱚᱵ ᱠᱷᱚᱱ ᱨᱩᱜᱼᱟ ᱪᱮᱫ ᱞᱮᱠᱟ ᱥᱟᱰᱮᱭᱟ ᱪᱚᱞᱚ ᱚᱱᱟ ᱜᱮᱵᱚᱱ ᱟᱸᱡᱚᱢ ᱞᱟᱹᱜᱤᱫ ᱟᱥᱚᱜ ᱟᱹᱧ ᱵᱷᱤᱰᱤᱭᱳ ᱮᱦᱚᱵ ᱠᱷᱚᱱ ᱢᱩᱪᱟᱹᱫ ᱫᱷᱟᱹᱵᱤᱡ ᱯᱮ ᱧᱮᱞᱟ ᱟᱨ ᱵᱟᱝᱠᱷᱟᱱ ᱵᱷᱤᱰᱤᱭᱳ ᱟᱫᱷᱟ ᱟᱫᱷᱤ ᱯᱮ ᱧᱮᱞᱟ ᱟᱨ ᱵᱷᱤᱰᱤᱭᱳ ᱨᱮᱱᱟᱜ ᱢᱟᱡᱟᱣ ᱯᱮ ᱦᱟᱛᱟᱣ ᱫᱟᱲᱮᱭᱟᱜᱼᱟ ᱟᱨ ᱛᱩᱢᱫᱟᱜ ᱨᱩ ᱪᱮᱪᱮᱫ ᱥᱟᱱᱟᱭᱮᱫ ᱯᱮᱭᱟ ᱛᱚ ᱛᱩᱢᱫᱟᱜ ᱨᱩ ᱦᱚᱸ ᱵᱟᱯᱮ ᱪᱮᱫ ᱫᱟᱲᱮᱭᱟᱜᱼᱟ ᱱᱚᱣᱟ ᱪᱮᱫᱟᱜ ᱛᱮ ᱱᱚᱣᱟ ᱯᱷᱟᱥᱴ ᱵᱚᱞᱮ ᱛᱮᱦᱮᱧ ᱩᱛᱟᱹᱨ ᱚᱱᱠᱟᱱᱟᱜ ᱵᱷᱤᱰᱭᱳᱧ ᱵᱮᱱᱟᱣᱫᱟ ᱡᱟᱦᱟᱸ ᱵᱚᱞᱮ ᱡᱟᱦᱟᱸᱭ ᱦᱚᱲ ᱵᱟᱭ ᱵᱟᱲᱟᱭᱟ ᱩᱱᱤ ᱦᱚᱲ ᱪᱮᱫ ᱞᱮᱠᱟᱛᱮ ᱪᱮᱫ ᱫᱟᱲᱮᱭᱟᱜᱼᱟ ᱚᱱᱟ ᱨᱮᱱᱟᱜ ᱵᱷᱤᱰᱭᱳ ᱚᱱᱟ ᱛᱮᱧ ᱢᱮᱱᱫᱟ ᱟᱯᱮ ᱯᱷᱩᱞ ᱢᱩᱪᱟᱹᱫ ᱫᱷᱟᱹᱵᱤᱡ ᱧᱮᱞ ᱯᱮ ᱵᱷᱤᱰᱭᱳ ᱯᱷᱩᱞ ᱧᱮᱞ ᱯᱮ ᱯᱷᱩᱞ ᱣᱟᱪ ᱯᱮ ᱛᱚ ᱡᱟᱹᱨᱩᱲ ᱯᱮ ᱪᱮᱫᱟ ᱛᱚ ᱵᱟᱲᱟᱭ ᱜᱮᱭᱟᱵᱚᱱ ᱥᱟᱱᱟᱢ ᱦᱚᱲ ᱱᱚᱣᱟ ᱫᱚ ᱛᱩᱢᱫᱟᱜ ᱠᱟᱱ ᱛᱟᱵᱚᱱᱟ ᱟᱨ ᱱᱚᱣᱟ ᱛᱩᱢᱫᱟᱜ ᱨᱮ ᱟᱭᱢᱟ ᱞᱮᱠᱟᱱ ᱥᱟᱰᱮ ᱛᱟᱦᱮᱱ ᱠᱟᱱᱟ ᱟᱭᱢᱟ ᱞᱮᱠᱟᱱ ᱥᱟᱰᱮ ᱢᱮᱱᱟᱜᱼᱟ ᱟᱫᱚ ᱮᱦᱚᱵ ᱛᱮᱦᱮᱧ ᱟᱵᱚ ᱮᱦᱚᱵ ᱤᱧ ᱞᱟᱹᱭ ᱟᱵᱚᱱᱟ ᱡᱟᱦᱟᱸ ᱫᱚ ᱮᱦᱚᱵ ᱨᱮᱵᱚᱱ ᱨᱩᱭᱟ ᱢᱚᱛᱞᱚᱵ ᱡᱚᱛᱚ ᱠᱷᱚᱡ ᱟᱥᱟᱱ ᱛᱟᱹᱨᱤᱠᱟ ᱛᱤᱧ ᱞᱟᱹᱭ ᱵᱚᱱᱟ ᱮᱦᱚᱵ ᱨᱮ ᱡᱟᱦᱟᱸ ᱞᱮᱠᱟ ᱟᱸᱡᱚᱢ ᱟᱵᱚᱱ ᱮᱦᱚᱵᱚᱜᱼᱟ ᱟᱨ ᱛᱩᱢᱫᱟᱜ ᱢᱚᱛᱞᱚᱵ ᱞᱟᱦᱟ ᱞᱟᱦᱟᱢ ᱪᱮᱫᱟ ᱪᱮᱫ ᱞᱮᱠᱟᱢ ᱫᱟᱞᱟ ᱡᱮᱭᱥᱮ ᱟᱸᱡᱚᱢ ᱟᱵᱚᱱ ᱡᱟᱦᱟᱸᱭ ᱦᱚᱲ ᱡᱟᱦᱟᱸᱭ ᱦᱚᱲᱮ ᱱᱟᱣᱟ ᱜᱮᱭᱟ ᱛᱩᱢᱫᱟᱜ ᱨᱩ ᱵᱟᱭ ᱵᱟᱲᱟᱭᱟ ᱪᱮᱫ ᱦᱚᱸ ᱛᱚ ᱩᱱᱤ ᱫᱚ ᱪᱮᱫ ᱞᱮᱠᱟ ᱪᱮᱫ ᱫᱟᱞᱟ ᱪᱮᱫ ᱵᱩᱡᱷᱟᱹᱣ ᱵᱟᱢ ᱧᱟᱢᱟ ᱟᱢ ᱦᱚᱸ ᱥᱮ ᱟᱡ ᱦᱚᱸ ᱵᱩᱡᱷᱟᱹᱣ ᱵᱟᱭ ᱧᱟᱢᱟ ᱪᱮᱫ ᱞᱮᱠᱟ ᱪᱚ ᱚᱠᱟ ᱥᱮᱫ ᱪᱚ ᱥᱟᱰᱮ ᱛᱟᱭᱟ ᱵᱟᱝ ᱥᱟᱰᱮ ᱛᱟᱭᱟ ᱛᱚ ᱮᱦᱚᱜ ᱫᱟᱞ ᱮᱦᱚᱜ ᱨᱩ ᱡᱟᱦᱟᱸ ᱯᱮ ᱨᱩᱭᱟ ᱮᱦᱚᱜ ᱛᱚ ᱱᱚᱝᱠᱟ ᱫᱟᱞᱚᱜᱼᱟ ᱥᱟᱰᱮ ᱠᱟᱱᱟ ᱫᱟᱝ ᱫᱟᱝ ᱫᱟᱝ ᱱᱚᱣᱟ ᱫᱚ ᱫᱟᱝ ᱥᱟᱰᱮ ᱟᱨ ᱫᱟᱝ ᱪᱮᱫ ᱞᱮᱠᱟ ᱥᱟᱰᱮᱜᱼᱟ ᱱᱚᱣᱟ ᱱᱚᱣᱟ ᱛᱩᱢᱫᱟᱜ ᱨᱮᱭᱟᱜ ᱱᱚᱣᱟ ᱛᱩᱢᱫᱟᱜ ᱱᱚᱣᱟ ᱟᱹᱰᱤ ᱱᱚᱣᱟ ᱱᱟᱠᱷᱟ ᱜᱳᱞ ᱜᱮᱭᱟ ᱟᱨ ᱱᱚᱣᱟ ᱫᱚ ᱛᱟᱞᱟ ᱠᱟᱱᱟ ᱛᱚ ᱱᱚᱣᱟ ᱛᱟᱞᱟ ᱨᱮᱢ ᱫᱟᱞ ᱟᱪᱮᱭᱟ ᱛᱚ ᱫᱟᱝ ᱥᱟᱰᱮᱭᱟ ᱟᱨ ᱱᱚᱣᱟ ᱫᱟᱝ ᱪᱮᱫ ᱞᱮᱠᱟᱢ ᱫᱟᱞᱟ ᱢᱚᱛᱞᱚᱵ ᱱᱚᱝᱠᱟ ᱦᱚᱸ ᱱᱚᱣᱟ ᱫᱟᱞ ᱠᱟᱛᱮ ᱱᱚᱣᱟ ᱱᱚᱣᱟ ᱱᱚᱣᱟ ᱛᱤ ᱨᱮᱱᱟᱜ ᱱᱚᱣᱟ ᱫᱚ ᱱᱚᱣᱟ ᱫᱷᱟᱹᱨᱤ ᱨᱮ ᱫᱚᱦᱚᱭ ᱢᱮ ᱱᱚᱣᱟ ᱫᱷᱟᱹᱨᱤ ᱨᱮ ᱱᱤᱱᱟᱹᱜ ᱜᱟᱱ ᱱᱤᱱᱟᱹᱜ ᱜᱟᱱ ᱱᱤᱱᱟᱹᱜ ᱜᱟᱱ ᱟᱨ ᱱᱚᱝᱠᱟ ᱱᱤᱱᱟᱹᱜ ᱛᱟᱞᱟᱨᱮ ᱧᱩᱨᱦᱟᱹ ᱦᱚᱪᱚᱭ ᱢᱮ ᱠᱟᱹᱴᱩᱵ ᱫᱟᱝ ᱫᱟᱝ ᱟᱨ ᱱᱚᱣᱟ ᱛᱤ ᱧᱩᱨᱦᱟᱹ ᱠᱟᱛᱮ ᱟᱞᱚᱢ ᱚᱛᱟ ᱩᱨᱤᱡᱟ ᱱᱚᱝᱠᱟ ᱫᱚ ᱫᱟᱞ ᱠᱟᱛᱮ ᱥᱤᱫᱷᱟᱹ ᱱᱚᱝᱠᱟ ᱟᱲᱟᱜ ᱟᱢ ᱠᱟᱹᱴᱩᱵ ᱫᱚ ᱱᱚᱝᱠᱟ ᱯᱷᱮᱜ ᱦᱚᱪᱚᱜᱼᱟ ᱛᱚ ᱱᱚᱝᱠᱟ ᱨᱩ ᱟᱨ ᱫᱟᱝ ᱟᱸᱡᱚᱢ ᱠᱮᱫᱟ ᱵᱚᱱ ᱡᱚᱛᱚ ᱠᱷᱚᱡ ᱞᱟᱦᱟᱨᱮ ᱱᱚᱣᱟ ᱛᱩᱢᱫᱟᱜ ᱨᱩ ᱪᱮᱪᱮᱫ ᱵᱟᱠᱷᱨᱟ ᱡᱟᱦᱟᱸ ᱛᱤᱱᱟᱹᱜ ᱯᱮ ᱪᱮᱫ ᱮᱫᱟ ᱩᱱᱠᱩ ᱱᱚᱣᱟ ᱫᱟᱝ ᱴᱷᱤᱠ ᱜᱮᱭᱟ ᱫᱟᱝ ᱵᱚᱱ ᱟᱸᱡᱚᱢ ᱠᱮᱫᱟ ᱛᱚ ᱱᱤᱛᱚᱜ ᱵᱚᱱ ᱟᱸᱡᱚᱢᱟ ᱛᱤᱧ ᱛᱤᱧ ᱪᱮᱫ ᱞᱮᱠᱟ ᱥᱟᱰᱮᱭᱟ ᱛᱤᱧ ᱛᱤᱧ ᱱᱚᱣᱟ ᱫᱚ ᱠᱟᱱᱟ ᱛᱤᱧ ᱛᱤᱧ ᱱᱚᱣᱟ ᱫᱚ ᱛᱤᱧ ᱦᱩᱭᱱᱟ ᱟᱨ ᱞᱟᱦᱟ ᱨᱮᱵᱚᱱ ᱟᱸᱡᱚᱢ ᱞᱮᱫᱟ ᱫᱟᱝ ᱫᱟᱝ ᱛᱤᱧ ᱛᱤᱧ ᱱᱚᱣᱟ ᱫᱚ ᱛᱤᱧ ᱠᱟᱱᱟ ᱟᱨ ᱱᱚᱰᱮ ᱛᱟᱞᱟᱨᱮᱢ ᱫᱟᱞᱟ ᱚᱱᱟᱧ ᱫᱟᱞ ᱨᱮᱱᱟᱜ ᱛᱟᱹᱨᱤᱠᱟᱧ ᱞᱟᱹᱭᱟᱫ ᱵᱚᱱ ᱛᱟᱦᱮᱱᱟ ᱛᱟᱞᱟᱨᱮᱢ ᱫᱟᱞᱟ ᱚᱱᱟ ᱚᱠᱟ ᱞᱮᱠᱟ ᱥᱟᱰᱮᱭᱟ ᱚᱱᱟ ᱫᱟᱝ ᱟᱨ ᱱᱚᱜᱼᱚᱭ ᱛᱤᱧ ᱫᱚ ᱥᱟᱰᱮᱭᱟ ᱱᱚᱣᱟ ᱛᱤ ᱫᱚ ᱱᱤᱱᱟᱹᱜ ᱜᱟᱱ ᱧᱚᱜ ᱛᱤᱧ ᱫᱚ ᱱᱤᱱᱟᱹᱜ ᱜᱟᱱ ᱧᱚᱜ ᱫᱚᱦᱚᱭ ᱢᱮ ᱛᱤ ᱛᱤᱧ ᱧᱮᱞᱮᱫ ᱠᱟᱱ ᱜᱮᱭᱟᱯᱮ ᱱᱚᱰᱮ ᱡᱟᱦᱟᱸᱭ ᱵᱷᱤᱰᱤᱭᱳ ᱨᱮ ᱢᱤᱫ ᱫᱚᱢ ᱧᱮᱞ ᱠᱟᱛᱮ ᱱᱟᱦᱟᱜ ᱵᱟᱯᱮ ᱵᱩᱡᱷᱟᱹᱣᱮᱫ ᱠᱟᱱ ᱠᱷᱟᱡ ᱛᱷᱚᱲᱟ ᱨᱩᱣᱟᱹᱲ ᱧᱚᱜ ᱠᱟᱛᱮ ᱯᱮ ᱧᱮᱞᱟ ᱵᱩᱡᱷᱟᱹᱣ ᱯᱮ ᱛᱤᱧ ᱛᱤᱧ ᱦᱩᱭᱱᱟ ᱟᱨ ᱫᱟᱝ ᱫᱚ ᱱᱚᱛᱮ ᱧᱚᱜ ᱛᱤᱧ ᱫᱚ ᱛᱷᱚᱲᱟ ᱱᱚᱛᱮ ᱧᱚᱜ ᱫᱟᱝ ᱫᱚ ᱛᱷᱚᱲᱟ ᱞᱟᱛᱟᱨ ᱧᱚᱜ ᱴᱷᱤᱠ ᱜᱮᱭᱟ ᱛᱤᱧ ᱫᱟᱝ ᱫᱟᱝ ᱛᱤᱧ ᱵᱚᱱ ᱵᱩᱡᱷᱟᱹᱣ ᱠᱮᱫᱟ ᱱᱚᱰᱮ ᱛᱤᱧ ᱥᱟᱰᱮᱭᱟ ᱛᱤᱧ ᱱᱚᱰᱮ ᱱᱚᱰᱮ ᱥᱟᱰᱮᱭᱟ ᱫᱟ ᱛᱤᱧ ᱫᱟ ᱛᱤᱧ ᱫᱟ ᱛᱩᱢᱫᱟᱜ ᱨᱮᱭᱟᱜ ᱱᱚᱣᱟ ᱡᱚᱛᱚ ᱠᱷᱚᱡ ᱢᱚᱛᱞᱚᱵ ᱯᱨᱮᱠᱴᱤᱥ ᱞᱟᱹᱜᱤᱫ ᱥᱮ ᱡᱟᱦᱟᱸᱭ ᱛᱩᱢᱫᱟᱜ ᱨᱩ ᱵᱟᱯᱮ ᱵᱟᱲᱟᱭᱟ ᱛᱚ ᱩᱱᱠᱩ ᱱᱚᱣᱟ ᱨᱩ ᱯᱨᱮᱠᱴᱤᱥ ᱯᱮ ᱤᱧ ᱫᱟᱝ ᱪᱮᱫ ᱞᱮᱠᱟ ᱫᱟᱞᱚᱜᱼᱟ ᱛᱤᱱ ᱪᱮᱫ ᱞᱮᱠᱟ ᱫᱟᱞᱚᱜᱼᱟ ᱵᱟᱱᱟᱨ ᱫᱟᱞ ᱨᱮᱱᱟᱜ ᱛᱟᱹᱨᱤᱠᱟᱧ ᱞᱟᱹᱭᱟᱫ ᱵᱚᱱᱟ ᱚᱠᱟ ᱞᱮᱠᱟ ᱛᱤ ᱫᱚᱦᱚᱜᱼᱟ ᱟᱨ ᱢᱚᱛᱞᱚᱵ ᱪᱮᱫ ᱞᱮᱠᱟ ᱥᱟᱰᱮᱭᱟ ᱵᱟᱱᱟᱨᱤᱧ ᱞᱟᱹᱭᱟᱫ ᱵᱚᱱᱟ ᱟᱨ ᱛᱚ ᱟᱸᱡᱚᱢ ᱠᱮᱫᱟ ᱵᱚᱱ ᱫᱟᱝ ᱵᱚᱱ ᱦᱮᱸ ᱫᱟᱝ ᱵᱚᱱ ᱟᱸᱡᱚᱢ ᱠᱮᱫᱟ ᱛᱤᱧ ᱦᱚᱸᱵᱚᱱ ᱟᱸᱡᱚᱢ ᱠᱮᱫᱟ ᱛᱚ ᱚᱱᱟ ᱫᱟᱝ ᱟᱨ ᱛᱤᱧ ᱢᱚᱛᱞᱚᱵ ᱪᱮᱫ ᱞᱮᱠᱟ ᱥᱟᱰᱮᱭᱟ ᱫᱟᱝ ᱛᱚ ᱚᱱᱟᱠᱤᱱ ᱵᱟᱱᱟᱨ ᱢᱤᱞᱟᱹᱣ ᱢᱤᱞᱟᱹᱣ ᱞᱮᱱᱠᱷᱟᱱ ᱪᱮᱫ ᱞᱮᱠᱟ ᱪᱮᱫ ᱞᱮᱠᱟ ᱥᱟᱰᱮᱭᱟ ᱫᱟᱝ ᱟᱨ ᱛᱤᱧ ᱫᱟᱝ ᱛᱤᱧ ᱱᱚᱝᱠᱟ ᱜᱮ ᱛᱤᱱ ᱫᱷᱟᱹᱵᱤᱡ ᱛᱤᱱ ᱫᱷᱟᱹᱵᱤᱡ ᱛᱤ ᱵᱟᱝ ᱥᱟᱯᱷᱟᱜ ᱛᱟᱯᱮᱭᱟ ᱛᱤᱱ ᱫᱷᱟᱹᱵᱤᱡ ᱢᱚᱡᱽ ᱛᱮ ᱵᱟᱝ ᱢᱚᱛᱞᱚᱵ ᱛᱤ ᱵᱟᱝ ᱥᱟᱯᱷᱟᱜ ᱛᱟᱯᱮᱭᱟ ᱨᱩᱭ ᱞᱟᱹᱜᱤᱫ ᱛᱚ ᱩᱱ ᱫᱷᱟᱹᱵᱤᱡ ᱱᱚᱝᱠᱟ ᱜᱮ ᱯᱨᱮᱠᱴᱤᱥ ᱛᱟᱦᱮᱱ ᱯᱮ

ᱛᱚ ᱟᱸᱡᱚᱢ ᱠᱮᱫᱟ ᱵᱚᱱ ᱛᱤᱧ ᱪᱮᱫ ᱞᱮᱠᱟ ᱥᱟᱰᱮᱭᱟ ᱫᱟᱝ ᱪᱮᱫ ᱞᱮᱠᱟ ᱥᱟᱰᱮᱭᱟ ᱛᱤᱧ ᱫᱟᱝ ᱫᱟᱝ ᱛᱤᱧ ᱟᱸᱡᱚᱢ ᱠᱮᱫᱟ ᱵᱚᱱ ᱚᱱᱟ ᱦᱚᱸ ᱟᱨ ᱡᱩᱫᱤ ᱡᱟᱦᱟᱸᱭ ᱠᱷᱩᱵ ᱡᱳᱨ ᱛᱩᱢᱫᱟᱜ ᱨᱩ ᱪᱮᱫ ᱥᱟᱱᱟᱭᱮᱫ ᱯᱮᱭᱟ ᱫᱚᱝ ᱟᱠᱷᱲᱟ ᱨᱮᱯᱮ ᱠᱷᱮᱧᱪᱮᱨᱚᱜᱼᱟ ᱞᱟᱜᱽᱲᱮ ᱟᱠᱷᱲᱟ ᱨᱮᱯᱮ ᱠᱷᱮᱧᱪᱮᱨᱚᱜᱼᱟ ᱥᱮ ᱥᱚᱨᱦᱟᱭ ᱟᱠᱷᱲᱟ ᱨᱮ ᱥᱚᱨᱦᱟᱭ ᱮᱱᱮᱡ ᱨᱮ ᱛᱚ ᱱᱚᱣᱟ ᱨᱩ ᱡᱩᱫᱤ ᱟᱯᱮ ᱮᱦᱚᱵ ᱨᱮ ᱱᱚᱣᱟ ᱨᱩ ᱯᱮ ᱪᱮᱫ ᱞᱮᱠᱷᱟᱡ ᱛᱚ ᱚᱴᱳᱢᱮᱴᱤᱠ ᱜᱮ ᱵᱚᱞᱮ ᱟᱯᱮ ᱛᱩᱢᱫᱟᱜ ᱨᱩᱨᱩ ᱪᱮ ᱪᱮᱫ ᱚᱠᱚᱭ ᱦᱚᱸ ᱵᱟᱭ ᱨᱚᱠᱟᱣ ᱫᱟᱲᱮᱭᱟᱯᱮᱭᱟ ᱛᱚ ᱟᱨ ᱡᱩᱫᱤ ᱡᱟᱦᱟᱸᱭ ᱠᱷᱟᱹᱞᱤ ᱵᱷᱤᱰᱤᱭᱳ ᱯᱮ ᱧᱮᱞᱟ ᱟᱨ ᱵᱟᱯᱮ ᱯᱨᱮᱠᱴᱤᱥᱟ ᱛᱚ ᱧᱮᱞ ᱠᱟᱛᱮ ᱢᱚᱛᱚ ᱫᱚ ᱛᱩᱢᱫᱟᱜ ᱨᱩ ᱵᱟᱯᱮ ᱪᱮᱫ ᱫᱟᱲᱮᱭᱟᱜᱼᱟ ᱡᱟᱦᱟᱸ ᱛᱤᱱᱟᱹᱜ ᱵᱷᱤᱰᱤᱭᱳ ᱯᱮ ᱧᱮᱞ ᱥᱚ ᱫᱷᱚᱢ ᱯᱮ ᱧᱮᱞ ᱨᱮᱦᱚᱸ ᱛᱩᱢᱫᱟᱜ ᱨᱩ ᱫᱚ ᱵᱟᱯᱮ ᱪᱮᱫ ᱫᱟᱲᱮᱭᱟᱜᱼᱟ ᱡᱩᱫᱤ ᱵᱟᱯᱮ ᱯᱨᱮᱠᱴᱤᱥ ᱠᱷᱟᱡ ᱟᱨ ᱡᱩᱫᱤ ᱯᱮ ᱯᱨᱮᱠᱴᱤᱥᱟ ᱛᱚ ᱱᱚᱣᱟ ᱜᱮ ᱱᱚᱣᱟ ᱠᱟᱱ ᱜᱮ ᱡᱚᱛᱚ ᱠᱷᱚᱡ ᱮᱦᱚᱵ ᱫᱚ ᱪᱮᱫ ᱨᱮᱱᱟᱜ ᱫᱚ ᱪᱮᱫ ᱞᱟᱹᱜᱤᱫ ᱪᱮᱫ ᱞᱟᱹᱜᱤᱫ ᱫᱚ ᱱᱚᱣᱟ ᱠᱟᱱ ᱜᱮᱭᱟ ᱮᱦᱚᱵ ᱫᱚ ᱟᱨ ᱡᱮ ᱱᱚᱣᱟ ᱛᱩᱢᱫᱟᱜ ᱨᱩᱧ ᱪᱮᱫ ᱞᱟᱹᱭᱟᱫ ᱵᱚᱱ ᱟᱨ ᱱᱚᱝᱠᱟ ᱜᱮ ᱯᱨᱮᱠᱴᱤᱥ ᱛᱟᱵᱚᱱ ᱯᱮ ᱟᱨ ᱡᱟᱦᱟᱸ ᱡᱟᱦᱟᱸ ᱵᱟᱯᱮ ᱪᱮᱫ ᱮᱫ ᱠᱟᱱ ᱠᱷᱟᱡ ᱛᱚ ᱠᱚᱢᱮᱱᱴ ᱯᱮ ᱡᱟᱹᱨᱩᱲ ᱠᱚᱢᱮᱱᱴ ᱯᱮ ᱵᱷᱤᱰᱤᱭᱳ ᱨᱮ ᱦᱮᱡ ᱠᱟᱛᱮ ᱡᱟᱦᱟᱸ ᱨᱮᱭᱟᱜ ᱠᱟᱱᱟ ᱯᱮ ᱡᱮ ᱟᱞᱮ ᱫᱚ ᱱᱚᱣᱟ ᱱᱚᱝᱠᱟ ᱯᱨᱮᱠᱴᱤᱥ ᱠᱟᱛᱮ ᱵᱟᱞᱮ ᱪᱮᱫ ᱮᱫᱟ ᱛᱚ ᱴᱷᱤᱠ ᱜᱮᱭᱟ ᱛᱚᱵᱮ ᱱᱚᱣᱟ ᱫᱚ ᱛᱩᱢᱫᱟᱜ ᱨᱩ ᱨᱩ ᱪᱮᱪᱮᱫ ᱞᱟᱹᱜᱤᱫ ᱮᱦᱚᱵ ᱵᱷᱤᱰᱤᱭᱳ ᱠᱟᱱᱟ ᱛᱚ ᱱᱚᱣᱟ ᱛᱩᱢᱫᱟᱜ ᱨᱩ ᱪᱮᱫ ᱞᱟᱹᱜᱤᱫ ᱟᱨᱦᱚᱸ ᱞᱟᱦᱟ ᱥᱮᱫ ᱵᱷᱤᱰᱤᱭᱳ ᱢᱮᱱᱟᱜᱼᱟ ᱟᱭᱢᱟ ᱰᱷᱮᱨ ᱱᱚᱝᱠᱟ ᱛᱮᱭᱟᱨ ᱠᱟᱫᱟᱞᱮ ᱱᱟᱦᱟᱜ ᱛᱚ ᱛᱩᱢᱫᱟᱜ ᱨᱩ ᱱᱚᱣᱟ ᱛᱤᱱ ᱫᱟᱢ ᱵᱚᱱ ᱧᱮᱞ ᱠᱮᱫᱟ ᱟᱨᱦᱚᱸ ᱱᱚᱣᱟ ᱟᱹᱰᱤ ᱫᱟᱞ ᱢᱮᱱᱟᱜᱼᱟ ᱴᱷᱤᱠ ᱜᱮᱭᱟ ᱛᱚᱵᱮ ᱱᱚᱣᱟ ᱛᱩᱢᱫᱟᱜ ᱨᱩ ᱨᱮᱭᱟᱜ ᱞᱟᱦᱟ ᱥᱮᱫ ᱟᱨᱦᱚᱸ ᱵᱷᱤᱰᱤᱭᱳ ᱧᱮᱧᱮᱞ ᱥᱟᱱᱟᱭᱮᱫ ᱯᱮ ᱠᱷᱟᱡ ᱛᱚᱵᱮ ᱠᱚᱢᱮᱱᱴ ᱛᱟᱵᱚᱱ ᱯᱮ ᱵᱷᱤᱰᱤᱭᱳ ᱨᱮ ᱱᱤᱱᱟᱹᱜ ᱵᱚᱱ ᱪᱮᱫ ᱠᱮᱫᱟ ᱛᱚ ᱟᱨᱦᱚᱸ ᱟᱜᱽᱞᱟ ᱯᱟᱴ ᱦᱤᱡᱩᱜᱼᱟ ᱦᱤᱡᱩᱜᱼᱟ ᱱᱟᱦᱟᱜ ᱱᱚᱣᱟ ᱛᱩᱢᱫᱟᱜ ᱨᱩ ᱪᱮᱫ ᱵᱟᱠᱷᱨᱟ ᱜᱮ ᱛᱚ ᱚᱱᱟᱨᱮ ᱟᱨᱦᱚᱸ ᱵᱚᱱ ᱪᱮᱫᱟ ᱛᱩᱢᱫᱟᱜ ᱨᱩ